ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱛᱤᱦᱤᱧ ᱱᱚᱜᱼᱚᱭ ᱱᱚᱣᱟ ᱫᱚ ᱠᱟᱱᱴᱷᱟᱲ ᱞᱮᱠᱟ ᱜᱮ ᱧᱮᱞᱚᱜ ᱠᱟᱱᱟ ᱟᱫᱚ ᱠᱟᱱᱴᱷᱟᱲ ᱠᱟᱱ ᱜᱮᱭᱟ ᱟᱫᱚ ᱠᱟᱱᱴᱷᱟᱲ ᱞᱟᱹᱴᱩ ᱧᱚᱜᱚᱜᱼᱟ ᱚᱱᱟ ᱫᱚ ᱠᱟᱹᱴᱤᱡ ᱜᱮᱭᱟ ᱟᱫᱚ ᱠᱟᱹᱴᱤᱡ ᱜᱮᱛᱮ ᱱᱚᱣᱟ ᱫᱚᱠᱚ ᱢᱮᱛᱟᱜᱼᱟ ᱠᱟᱱᱴᱷᱟᱲ ᱠᱟᱸᱫᱟ ᱟᱫᱚ ᱛᱤᱦᱤᱧ ᱫᱚ ᱱᱚᱣᱟ ᱜᱮ ᱩᱛᱩ ᱠᱟᱛᱮ ᱩᱫᱩᱜ ᱟᱯᱮᱭᱟᱞᱤᱧ ᱱᱤᱛᱚᱜ ᱪᱮᱫ ᱮᱢ ᱪᱤᱠᱟᱹᱭ ᱞᱟᱹᱜᱤᱫ ᱱᱤᱛᱚᱜ ᱫᱚ ᱱᱚᱜᱼᱚᱭ ᱠᱟᱱᱴᱷᱟᱲ ᱠᱟᱸᱫᱟ ᱱᱚᱣᱟᱧ ᱜᱮᱫ ᱯᱟᱲᱟᱜ ᱠᱟᱜᱼᱟ ᱞᱟᱴᱷᱟ ᱞᱩᱲᱤ ᱩᱰᱩᱠᱚᱜᱼᱟ ᱱᱚᱣᱟ ᱠᱷᱚᱱ ᱫᱚ ᱟᱫᱚ ᱜᱮᱫ ᱠᱟᱛᱮᱫ ᱚᱱᱠᱟ ᱯᱟᱸᱪ ᱥᱟᱛ ᱢᱤᱱᱤᱴ ᱤᱧ ᱫᱚᱦᱚ ᱠᱟᱜᱼᱟ ᱞᱩᱲᱤ ᱩᱰᱩᱠᱚᱜᱼᱟ ᱠᱟᱱᱴᱷᱟᱲ ᱠᱷᱚᱱ ᱟᱫᱚ ᱦᱟᱸᱜ ᱟᱨᱦᱚᱸ ᱜᱮᱫ ᱦᱩᱭᱩᱜᱼᱟ ᱛᱟᱭᱚᱢ ᱛᱮᱫᱚ ᱩᱛᱩᱭ ᱞᱟᱹᱜᱤᱫ ᱱᱤᱛᱚᱜ ᱫᱚ ᱱᱚᱣᱟ ᱠᱷᱚᱡ ᱦᱚᱸᱜᱼᱚᱭ ᱞᱩᱲᱤ ᱩᱰᱩᱝᱚᱜ ᱠᱟᱱᱟ ᱱᱚᱣᱟ ᱞᱩᱲᱤ ᱩᱰᱩᱝ ᱪᱟᱵᱟᱜ ᱞᱟᱹᱜᱤᱫ ᱛᱮ ᱯᱟᱸᱪ ᱥᱟᱛ ᱢᱤᱱᱤᱴ ᱤᱧ ᱫᱚᱦᱚ ᱦᱟᱛᱟᱲ ᱠᱟᱜᱼᱟ ᱱᱚᱰᱮ ᱟᱫᱚ ᱦᱟᱸᱜ ᱩᱛᱩᱭ ᱞᱟᱹᱜᱤᱫ ᱫᱚᱧ ᱜᱮᱫᱟ ᱱᱩᱠᱩ ᱱᱩᱠᱩ ᱫᱚ ᱤᱪᱟᱹᱜ ᱦᱟᱹᱠᱩ ᱠᱟᱱᱟ ᱠᱚ ᱱᱩᱠᱩ ᱥᱟᱶ ᱛᱮᱜᱮ ᱛᱮᱦᱮᱧ ᱫᱚ ᱠᱟᱱᱴᱷᱟᱲ ᱩᱛᱩ ᱦᱟᱸᱜ ᱦᱮᱸ ᱦᱚᱸᱜᱼᱚᱭ ᱠᱟᱱᱴᱷᱟᱲᱤᱧ ᱜᱮᱫ ᱯᱟᱲᱟᱜ ᱟᱠᱟᱫ ᱛᱟᱦᱮᱸᱫ ᱟᱫᱚ ᱦᱚᱸᱜᱼᱚᱭ ᱞᱩᱲᱤ ᱩᱰᱩᱝ ᱟᱠᱟᱱᱟ ᱧᱮᱞ ᱧᱟᱢ ᱮᱫᱟ ᱯᱮ ᱦᱚᱸᱜᱼᱚᱭ ᱟᱫᱚ ᱱᱚᱣᱟ ᱫᱚ ᱱᱤᱛᱚᱜ ᱫᱚ ᱦᱚᱸᱜᱼᱚ ᱱᱚᱣᱟᱛᱮ ᱱᱚᱜᱼᱚ ᱱᱚᱝᱠᱟᱧ ᱚᱱᱟ ᱫᱚ ᱪᱮᱫ ᱠᱟᱱᱟ ᱪᱷᱟᱰᱟᱣᱟ ᱱᱚᱣᱟ ᱫᱚ ᱤᱭᱟᱹ ᱠᱟᱜᱚᱡᱽ ᱤᱧ ᱟᱛᱳ ᱥᱮᱫ ᱫᱚ ᱚᱱᱮ ᱤᱭᱟᱹ ᱮᱱᱛᱮᱫ ᱠᱟᱹᱴᱤᱡ ᱠᱟᱹᱴᱤᱡ ᱠᱩᱧᱪᱤᱜ ᱠᱩᱴᱨᱟᱹ ᱥᱮ ᱠᱟᱰᱮᱡ ᱮᱱᱛᱮᱜ ᱠᱚ ᱢᱮᱛᱟᱜ ᱚᱱᱟ ᱠᱚᱛᱮ ᱜᱮ ᱱᱚᱝᱠᱟ ᱦᱚᱴᱚᱨ ᱞᱮᱠᱷᱟᱡ ᱟᱹᱰᱤ ᱢᱚᱡᱽ ᱪᱷᱟᱰᱟᱜᱼᱟ ᱟᱨ ᱱᱚᱰᱮ ᱫᱚ ᱟᱞᱮ ᱴᱷᱮᱱ ᱢᱟ ᱵᱟᱹᱱᱩᱜ ᱚᱱᱟ ᱠᱚᱢᱟ ᱟᱫᱚ ᱦᱚᱸᱜᱼᱚᱭ ᱠᱟᱜᱚᱡᱽ ᱤᱧ ᱜᱳᱞ ᱠᱟᱫᱟ ᱟᱨ ᱚᱱᱟ ᱛᱮᱜᱮ ᱦᱚᱸᱜᱼᱚᱭ ᱪᱷᱟᱰᱟᱣ ᱠᱟᱜ ᱠᱟᱹᱱᱟᱹᱧ ᱱᱤᱛᱚᱜ ᱫᱚ ᱟᱫᱚ ᱠᱟᱱᱴᱷᱟᱲ ᱜᱮᱫ ᱞᱟᱹᱜᱤᱫ ᱫᱚ ᱦᱚᱸᱜᱼᱚᱭ ᱡᱚᱢ ᱥᱩᱱᱩᱢ ᱚᱡᱚᱜ ᱞᱟᱜᱟᱜᱼᱟ ᱛᱤᱨᱮ ᱵᱟᱠᱷᱟᱡ ᱚᱱᱟ ᱞᱩᱲᱤ ᱟᱹᱰᱤ ᱟᱸᱴ ᱞᱟᱴᱷᱟᱜᱼᱟ ᱟᱹᱰᱤ ᱟᱸᱴ ᱞᱟᱴᱷᱟᱜᱼᱟ ᱟᱫᱚ ᱚᱱᱟᱛᱮ ᱦᱚᱸᱜᱼᱚ ᱱᱚᱝᱠᱟ ᱥᱩᱱᱩᱢ ᱚᱡᱚᱜ ᱴᱷᱤᱠ ᱦᱩᱭᱩᱜᱼᱟ ᱟᱫᱚ ᱱᱤᱛᱚᱜ ᱫᱚ ᱦᱚᱸᱜᱼᱚᱭ ᱤᱧ ᱩᱛᱩᱭ ᱞᱟᱹᱜᱤᱫ ᱤᱧ ᱜᱮᱫᱟ ᱟᱫᱚ ᱠᱟᱱᱴᱷᱟᱲ ᱫᱚ ᱮᱴᱟᱜ ᱡᱚ ᱞᱮᱠᱟ ᱫᱚ ᱵᱟᱝ ᱡᱮᱢᱚᱱ ᱩᱞ ᱡᱮᱞᱮᱠᱟ ᱵᱮᱸᱜᱟᱲ ᱟᱹᱞᱩ ᱱᱚᱣᱟ ᱠᱚ ᱞᱮᱠᱟ ᱫᱚ ᱵᱟᱝ ᱱᱚᱣᱟ ᱫᱚ ᱦᱚᱸᱜᱼᱚ ᱱᱚᱝᱠᱟ ᱨᱟᱝᱜᱟ ᱪᱚᱸᱜᱟ ᱜᱮᱭᱟ ᱪᱮᱛᱟᱱ ᱥᱮᱫ ᱫᱚ ᱟᱫᱚ ᱱᱚᱣᱟ ᱜᱮ ᱱᱤᱛᱚᱜ ᱫᱚᱧ ᱜᱮᱫ ᱫᱟ ᱩᱛᱩᱭ ᱞᱟᱹᱜᱤᱫ ᱟᱫᱚ ᱱᱤᱛᱚᱜ ᱫᱚ ᱦᱚᱸᱜᱼᱚᱭ ᱜᱟᱢᱞᱟ ᱨᱮ ᱫᱟᱜ ᱤᱧ ᱟᱹᱜᱩ ᱟᱠᱟᱫᱟ ᱜᱮᱫᱟᱹᱧ ᱩᱛᱩᱭ ᱞᱟᱹᱜᱤᱫ ᱠᱩᱴᱤ ᱠᱩᱴᱤ ᱚᱠᱚᱭ ᱛᱤᱱ ᱛᱤᱛᱤᱡ ᱯᱮ ᱠᱩᱴᱤ ᱫᱟᱲᱮᱭᱟᱜᱼᱟ ᱤᱧ ᱫᱚ ᱠᱟᱹᱴᱤᱡ ᱠᱟᱹᱴᱤᱡ ᱜᱤᱧ ᱠᱩᱴᱨᱟᱹᱭᱟ ᱟᱨ ᱱᱚᱣᱟ ᱫᱟᱜ ᱨᱤᱧ ᱪᱟᱹᱰᱩᱵᱟ ᱜᱮᱫ ᱠᱟᱛᱮ ᱟᱨ ᱦᱚᱸᱜᱼᱚᱭ ᱛᱟᱞᱟ ᱨᱮ ᱢᱮᱱᱟᱜ ᱦᱚᱸᱜᱼᱚᱭ ᱦᱚᱸᱜᱼᱚ ᱱᱚᱣᱟ ᱱᱚᱣᱟ ᱫᱚ ᱢᱟᱪ ᱠᱚ ᱢᱮᱛᱟᱜᱼᱟ ᱱᱚᱣᱟ ᱫᱚ ᱜᱮᱫ ᱜᱤᱰᱤ ᱠᱟᱜ ᱦᱩᱭᱩᱜᱼᱟ ᱦᱮᱸᱜ ᱮ ᱱᱤᱱᱟᱹᱜ ᱛᱮ ᱦᱚᱸᱜᱼᱚᱭ ᱡᱩᱫᱟᱹ ᱜᱮ ᱧᱮᱞᱚᱜ ᱠᱟᱱᱟ ᱱᱚᱣᱟ ᱫᱚ ᱢᱟᱪ ᱠᱚ ᱢᱮᱛᱟᱜᱼᱟ ᱦᱚᱸᱜᱼᱚᱭ ᱦᱟᱸᱜ ᱤᱧ ᱜᱮᱫ ᱜᱤᱰᱤ ᱠᱟᱜ ᱠᱟᱱᱟ ᱱᱚᱣᱟ ᱫᱚ ᱦᱚᱸᱜᱼᱚᱭ ᱦᱚᱸᱜᱼᱚᱭ ᱦᱚᱜᱼᱚᱭ ᱱᱚᱣᱟ ᱫᱚ ᱢᱟᱪ ᱠᱟᱱᱟ ᱱᱚᱣᱟ ᱫᱚ ᱜᱮᱫ ᱜᱤᱰᱤ ᱠᱟᱜᱼᱟ ᱠᱚ ᱩᱛᱩᱭ ᱥᱚᱢᱚᱭ ᱫᱚ ᱟᱨ ᱱᱚᱣᱟ ᱫᱚ ᱛᱟᱞᱟ ᱨᱮᱜᱮ ᱛᱟᱦᱮᱱᱟ ᱚᱱᱟ ᱠᱟᱱᱴᱷᱟᱲ ᱠᱟᱸᱫᱟ ᱡᱚ ᱛᱟᱞᱟ ᱨᱮᱜᱮ ᱟᱫᱚ ᱠᱟᱱᱴᱷᱟᱲ ᱠᱟᱸᱫᱟ ᱫᱚ ᱱᱤᱛᱚᱜ ᱫᱚ ᱦᱚᱜᱼᱚᱭ ᱦᱚᱜᱼᱚᱭ ᱜᱮᱫ ᱫᱟ ᱟᱫᱚ ᱱᱚᱣᱟ ᱫᱚ ᱟᱞᱮᱭᱟᱜ ᱫᱚ ᱵᱟᱝ ᱠᱟᱱᱟ ᱱᱚᱣᱟ ᱫᱚ ᱯᱮᱲᱟ ᱠᱚ ᱟᱹᱜᱩᱣᱟᱜ ᱞᱮ ᱛᱟᱦᱮᱸᱜᱼᱟ ᱟᱠᱚᱣᱟᱜ ᱫᱟᱨᱮ ᱨᱮᱭᱟᱜ ᱟᱫᱚ ᱚᱱᱟᱛᱮ ᱦᱚᱜᱼᱚᱭ ᱩᱛᱩᱭᱟᱞᱮ ᱛᱮᱦᱮᱧ ᱫᱚ ᱦᱚᱸᱜᱼᱚᱭ ᱟᱫᱚ ᱠᱟᱱᱴᱷᱟᱲ ᱫᱚ ᱩᱛᱩᱭ ᱞᱟᱹᱜᱤᱫ ᱫᱚ ᱦᱚᱸᱜᱼᱚ ᱱᱚᱝᱠᱟ ᱪᱮᱛᱟᱱ ᱥᱮᱫ ᱫᱚ ᱚᱱᱮ ᱨᱟᱸᱜᱟ ᱪᱚᱸᱜᱟ ᱢᱮᱱᱟᱜ ᱚᱱᱟ ᱨᱟᱸᱜᱟ ᱪᱚᱸᱜᱟ ᱪᱚᱠᱞᱟᱜ ᱫᱚ ᱦᱚᱸᱜᱼᱚ ᱱᱚᱝᱠᱟ ᱦᱚᱭᱚ ᱪᱷᱟᱰᱟᱣ ᱠᱟᱜ ᱦᱩᱭᱩᱜᱼᱟ ᱦᱚᱸᱜᱼᱚ ᱱᱚᱝᱠᱟ ᱦᱚᱸᱜᱼᱚ ᱱᱚᱝᱠᱟ ᱦᱚᱭᱚ ᱪᱷᱟᱰᱟᱣ ᱦᱩᱭᱩᱜᱼᱟ ᱟᱨ ᱛᱟᱞᱟ ᱨᱮᱭᱟᱜ ᱦᱚᱸᱜᱼᱚ ᱱᱚᱣᱟ ᱢᱟᱡᱽ ᱫᱚ ᱦᱚᱸᱜᱼᱚ ᱱᱚᱝᱠᱟ ᱜᱮᱫ ᱜᱤᱰᱤ ᱠᱟᱜ ᱦᱩᱭᱩᱜᱼᱟ ᱟᱨ ᱤᱧ ᱫᱚ ᱦᱮᱸᱜᱼᱮ ᱱᱤᱭᱟᱹ ᱛᱤᱛᱤᱡ ᱤᱧ ᱠᱩᱴᱨᱟᱹᱭᱟ ᱱᱮᱜᱼᱮ ᱱᱤᱝᱠᱟ ᱟᱹᱰᱤ ᱞᱟᱹᱴᱩ ᱫᱚ ᱵᱟᱝ ᱱᱚᱜᱼᱚ ᱱᱚᱝᱠᱟ ᱱᱚᱜᱼᱚᱭ ᱟᱨ ᱱᱚᱣᱟ ᱫᱚ ᱱᱚᱜᱼᱚᱭ ᱫᱟᱜ ᱨᱤᱧ ᱪᱟᱰᱚᱭᱟ ᱟᱫᱚ ᱟᱯᱮ ᱫᱚ ᱛᱤᱱ ᱛᱤᱛᱤᱡ ᱯᱮ ᱠᱩᱴᱨᱟᱹᱭᱟ ᱮᱱᱛᱮᱫ ᱛᱤᱱᱟᱹᱜ ᱞᱟᱹᱴᱩ ᱞᱟᱹᱴᱩ ᱱᱚᱣᱟ ᱠᱷᱚᱱ ᱦᱚᱸ ᱞᱟᱹᱴᱩ ᱧᱚᱜ ᱠᱩᱴᱨᱟᱹᱜᱼᱟ ᱱᱚᱜᱼᱚ ᱱᱚᱝᱠᱟ ᱱᱤᱛᱚᱜ ᱫᱚ ᱠᱟᱱᱴᱷᱟᱲ ᱠᱟᱸᱫᱟ ᱱᱚᱜᱼᱚᱭ ᱤᱧ ᱜᱮᱫ ᱥᱟᱹᱛ ᱠᱮᱫᱟ ᱟᱫᱚ ᱱᱚᱣᱟ ᱠᱟᱱᱴᱷᱟᱲ ᱠᱟᱸᱫᱷᱟ ᱥᱟᱶ ᱛᱮᱫᱚ ᱩᱱᱠᱩ ᱤᱪᱟᱹᱜ ᱦᱟᱹᱠᱩ ᱞᱤᱧ ᱩᱛᱩ ᱠᱚᱣᱟ ᱟᱫᱚ ᱤᱪᱟᱹᱜ ᱦᱟᱹᱠᱩ ᱥᱟᱞᱟ ᱟᱪᱪᱷᱟ ᱛᱷᱚᱲᱟᱧ ᱩᱫᱩᱜ ᱟᱯᱮᱭᱟ ᱪᱮᱫ ᱞᱮᱠᱟ ᱯᱮ ᱩᱛᱩ ᱠᱚᱣᱟ ᱟᱫᱚ ᱦᱮᱸ ᱱᱤᱱᱟᱹᱜ ᱜᱟᱱ ᱜᱮᱫ ᱧᱟᱢ ᱮᱱᱟ ᱳᱭ ᱢᱤᱫ ᱯᱳᱣᱟ ᱠᱷᱚᱱ ᱛᱷᱚᱲᱟ ᱰᱷᱮᱨ ᱱᱤᱛᱚᱜ ᱫᱚ ᱤᱪᱟᱹᱜ ᱦᱟᱹᱠᱩ ᱱᱩᱠᱩ ᱥᱟᱞᱟ ᱥᱟᱹᱛ ᱧᱚᱜ ᱟᱠᱟᱫ ᱠᱚᱣᱟᱹᱧ ᱟᱫᱚᱧ ᱫᱤᱥᱟᱹ ᱜᱚᱫ ᱠᱮᱫ ᱚᱦᱳ ᱤᱪᱟᱹᱜ ᱦᱟᱹᱠᱩ ᱥᱟᱞᱟ ᱢᱟ ᱵᱟᱹᱧ ᱩᱫᱩᱜ ᱟᱠᱟᱫ ᱯᱮ ᱟᱫᱚ ᱚᱱᱟᱛᱮ ᱱᱚᱜᱼᱚᱭ ᱱᱚᱜᱼᱚ ᱱᱚᱝᱠᱟ ᱠᱚ ᱥᱟᱞᱟ ᱠᱚᱣᱟ ᱤᱪᱟᱹᱜ ᱦᱟᱹᱠᱩ ᱫᱚ ᱱᱚᱣᱟ ᱫᱚ ᱵᱚᱦᱚᱜ ᱠᱟᱱᱟ ᱱᱚᱛᱮ ᱫᱚ ᱱᱚᱛᱮ ᱫᱚ ᱪᱩᱯᱤ ᱠᱟᱱᱟ ᱟᱨ ᱱᱩᱠᱩ ᱫᱚ ᱱᱚᱜᱼᱚᱭ ᱠᱟᱴᱟ ᱠᱚ ᱱᱚᱜᱼᱚᱭ ᱜᱩᱪᱩ ᱞᱮᱠᱟ ᱤᱧᱫᱚ ᱜᱩᱪᱩ ᱟᱭᱢᱟ ᱦᱚᱲ ᱜᱤᱧ ᱟᱸᱡᱚᱢ ᱟᱠᱟᱫ ᱠᱚᱣᱟ ᱟᱹᱛᱩ ᱚᱲᱟᱜ ᱥᱮᱫ ᱨᱮ ᱱᱚᱣᱟ ᱫᱚ ᱤᱪᱟᱹᱜ ᱦᱟᱹᱠᱩᱣᱟᱜ ᱜᱩᱪᱩ ᱠᱟᱱᱟ ᱟᱫᱚ ᱱᱚᱜᱼᱚᱭ ᱠᱟᱴᱟ ᱠᱟᱱ ᱛᱟᱠᱚᱣᱟ ᱱᱚᱣᱟ ᱫᱚ

ᱛᱮᱦᱮᱧᱟᱜ ᱠᱟᱱᱴᱷᱟᱲ ᱟᱨ ᱤᱪᱟᱹᱜ ᱦᱟᱹᱠᱩ ᱢᱮᱥᱟᱞ ᱠᱟᱛᱮ ᱠᱟᱴᱟᱜ ᱮ ᱩᱛᱩᱭᱟ ᱟᱫᱚ ᱚᱱᱟ ᱨᱮᱫᱚ ᱱᱚᱜᱼᱚᱭ ᱱᱚᱣᱟ ᱠᱚ ᱯᱚᱭᱟᱱᱮ ᱞᱟᱜᱟᱣᱟᱜᱼᱟ ᱦᱟᱸᱜ ᱢᱟᱹᱨᱤᱪ ᱨᱟᱹᱥᱩᱱ ᱯᱮᱸᱭᱟᱡᱽ ᱟᱨ ᱟᱫᱷᱮ ᱱᱤᱱᱟᱹᱜ ᱜᱟᱱ ᱠᱟᱛᱮ ᱜᱮ ᱟᱫᱚ ᱛᱤᱧᱟ ᱱᱤᱛᱚᱜ ᱫᱚ ᱤᱪᱟᱹᱜ ᱦᱟᱹᱠᱩ ᱠᱟᱱᱴᱷᱟᱲ ᱩᱛᱩᱭ ᱞᱟᱹᱜᱤᱫ ᱥᱩᱱᱩᱢᱤᱧ ᱤᱭᱟᱹᱭᱟ ᱟᱫᱚ ᱱᱤᱛᱚᱜ ᱫᱚ ᱤᱪᱟᱹᱜ ᱦᱟᱹᱠᱩ ᱞᱟᱦᱟᱧ ᱠᱚᱨᱦᱟ ᱞᱟᱦᱟ ᱠᱚᱣᱟ ᱠᱚᱨᱦᱟ ᱠᱟᱛᱮ ᱤᱧ ᱯᱷᱮᱰ ᱠᱚᱣᱟ ᱟᱫᱚ ᱩᱱᱠᱩ ᱤᱪᱟᱹᱜ ᱦᱟᱹᱠᱩ ᱫᱚ ᱟᱹᱨᱩᱵ ᱥᱟᱯᱷᱟ ᱠᱟᱛᱮ ᱢᱚᱡᱽ ᱜᱮ ᱵᱩᱞᱩᱝ ᱟᱱᱫᱟᱡᱽ ᱞᱮᱠᱟ ᱟᱨ ᱥᱟᱥᱟᱝ ᱞᱟᱜᱟᱣ ᱠᱟᱛᱮ ᱦᱚᱸᱜᱼᱚ ᱱᱚᱝᱠᱟᱧ ᱢᱟᱠᱷᱟᱣ ᱴᱷᱤᱠ ᱠᱟᱜ ᱠᱚᱣᱟ ᱟᱫᱚ ᱩᱱᱠᱩ ᱫᱚᱧ ᱠᱚᱨᱦᱟ ᱞᱟᱦᱟ ᱠᱚᱣᱟ

ᱯᱚᱭᱟᱱ ᱠᱚᱧ ᱞᱟᱜᱟᱣᱟ ᱯᱟᱹᱦᱤᱞ ᱨᱮᱫᱚ ᱛᱮᱡᱽ ᱯᱟᱛᱟ ᱥᱟᱠᱟᱢ ᱤᱧ ᱞᱟᱜᱟᱣ ᱠᱮᱫᱟ ᱤᱱᱟᱹ ᱠᱟᱛᱮ ᱦᱚᱸᱜᱼᱚᱭ ᱛᱤᱦᱤᱧ ᱫᱚ ᱚᱱᱮ ᱮᱞᱟᱪ ᱯᱮᱭᱟ ᱟᱨ ᱫᱟᱨᱪᱤᱱᱤ ᱦᱮᱸᱜᱼᱮ ᱱᱤᱱ ᱢᱟᱨᱟᱝ ᱟᱨ ᱞᱚᱵᱚᱝᱜᱚ ᱯᱮᱭᱟ ᱜᱟᱱ ᱥᱚᱲᱚᱢ ᱯᱚᱭᱟᱢᱤᱧ ᱞᱟᱜᱟᱣ ᱠᱮᱫᱟ ᱛᱤᱦᱤᱧ ᱫᱚ ᱯᱟᱹᱦᱤᱞ ᱨᱮ ᱛᱮᱡᱽ ᱯᱟᱛᱟ ᱟᱨ ᱤᱭᱟᱹ ᱛᱮᱡᱽ ᱯᱟᱛᱟ ᱥᱟᱠᱟᱢ ᱟᱨ ᱚᱱᱟ ᱥᱚᱲᱚᱢ

ᱯᱮᱸᱭᱟᱡᱽ ᱠᱚ ᱠᱚᱨᱦᱟ ᱧᱚᱜ ᱦᱩᱭᱮᱱ ᱛᱤᱧᱟᱹ ᱚᱱᱟᱛᱮ ᱱᱤᱛᱚᱜ ᱫᱚ ᱟᱫᱚᱧ ᱨᱤᱫ ᱞᱮᱫ ᱟᱫᱷᱮ ᱯᱮᱸᱭᱟᱡᱽ ᱨᱟᱹᱥᱩᱱ ᱟᱨ ᱵᱮᱨᱮᱞ ᱢᱟᱹᱨᱤᱪ ᱚᱱᱟ ᱠᱚᱭᱟᱱᱤᱧ ᱞᱟᱜᱟᱣ ᱟᱫᱟ ᱞᱟᱜᱟᱣ ᱠᱟᱛᱮᱫ ᱱᱚᱣᱟ ᱜᱷᱟᱱᱴᱟᱭ ᱦᱩᱭᱩᱜᱼᱟ ᱨᱩᱱ ᱦᱩᱭᱩᱜᱼᱟ ᱱᱚᱣᱟ ᱟᱨ ᱤᱱᱟᱹ ᱛᱟᱭᱚᱢ ᱫᱚ ᱟᱹᱰᱤ ᱢᱚᱡᱽ ᱥᱚ ᱩᱰᱩᱝ ᱠᱟᱱᱟ ᱤᱱᱟᱹ ᱛᱟᱭᱚᱢ ᱫᱚ ᱦᱚᱸᱜᱼᱚ ᱱᱚᱣᱟ ᱡᱤᱨᱟᱹ ᱜᱩᱸᱰᱟᱹ ᱢᱤᱫ ᱪᱟᱢᱚᱪ ᱱᱚᱣᱟ ᱪᱟᱢᱚᱪ ᱛᱮ ᱟᱨ ᱫᱷᱟᱹᱱᱤᱭᱟᱹ ᱜᱩᱸᱰᱟᱹ ᱢᱤᱫ ᱪᱟᱢᱚᱪ ᱚᱱᱟ ᱠᱚ ᱞᱟᱜᱟᱣ ᱠᱟᱛᱮ ᱜᱮ ᱜᱷᱟᱱᱴᱟᱭ ᱦᱩᱭᱩᱜᱼᱟ ᱱᱤᱛᱚᱜ ᱫᱚ ᱱᱚᱜᱼᱚᱭ ᱨᱩᱱ ᱥᱟᱥᱟᱝ ᱱᱤᱛᱚᱜ ᱛᱷᱚᱲᱟᱧ ᱞᱟᱜᱟᱣᱟᱜ ᱠᱟᱱᱟ ᱱᱚᱣᱟᱛᱮ ᱢᱤᱫ ᱪᱟᱢᱚᱪ ᱜᱟᱱ ᱥᱟᱥᱟᱝ ᱟᱯᱮ ᱨᱚᱝ ᱪᱮᱫ ᱞᱮᱠᱟ ᱯᱮ ᱡᱚᱢᱟ ᱚᱱᱠᱟ ᱟᱫᱚ ᱱᱤᱛᱚᱜ ᱫᱚ ᱱᱚᱜᱼᱚᱭ ᱟᱹᱨᱩᱵ ᱥᱟᱯᱷᱟ ᱠᱟᱱᱴᱷᱟᱲ ᱟᱨ ᱟᱹᱞᱩ ᱚᱱᱟ ᱵᱟᱨᱭᱟ ᱟᱹᱞᱩᱧ ᱜᱮᱫ ᱞᱮᱫ ᱚᱱᱟᱧ ᱠᱷᱟᱸᱡᱚᱭᱮᱫᱟ ᱱᱩᱠᱩ ᱤᱪᱟᱹᱜ ᱦᱟᱹᱠᱩ ᱫᱚ ᱤᱧ ᱫᱚ ᱥᱟᱥᱟᱵ ᱫᱚ ᱵᱟᱹᱧ ᱪᱟᱞᱟᱣ ᱞᱮᱱᱟ ᱜᱟᱰᱟ ᱥᱮ ᱯᱩᱠᱷᱨᱤ ᱠᱚᱨᱮ ᱵᱟᱹᱧ ᱪᱟᱞᱟᱣ ᱞᱮᱱᱟ ᱤᱧ ᱵᱟᱵᱟᱭ ᱪᱟᱞᱟᱣ ᱞᱮᱱᱟ ᱵᱟᱡᱟᱨ ᱚᱸᱰᱮ ᱠᱷᱚᱡ ᱮ ᱠᱤᱨᱤᱧ ᱟᱹᱜᱩ ᱠᱟᱜ ᱠᱚᱣᱟ ᱦᱟᱹᱠᱩ ᱵᱟᱡᱟᱨ ᱠᱷᱚᱡ ᱛᱟᱦᱚᱞᱮ ᱤᱱᱟᱹᱜ ᱜᱟᱱᱤᱧ ᱵᱩᱞᱩᱝ ᱟᱜ ᱠᱟᱱᱟ ᱵᱩᱞᱩᱝ ᱫᱚ ᱟᱯᱮ ᱪᱮᱫ ᱞᱮᱠᱟ ᱯᱮ ᱡᱚᱢᱟ ᱟᱫᱟ ᱚᱱᱠᱟ ᱯᱮ ᱟᱱᱫᱟᱡᱽ ᱠᱟᱛᱮ ᱯᱮ ᱵᱩᱞᱩᱝ ᱟᱜᱼᱟ ᱟᱨ ᱥᱟᱥᱟᱝ ᱠᱚᱦᱚᱸ ᱟᱫᱚ ᱱᱤᱛᱚᱜ ᱫᱚ ᱦᱚᱸᱜᱼᱚᱭ ᱨᱩᱱᱟᱹᱧ ᱢᱤᱫ ᱜᱷᱟᱹᱲᱤᱡ ᱤᱥᱤᱱ ᱦᱤᱡᱩᱜᱼᱟ ᱟᱫᱚ ᱢᱩᱪᱟᱹᱫ ᱨᱮ ᱦᱟᱸᱜ ᱤᱪᱟᱹᱜ ᱦᱟᱹᱠᱩ ᱫᱚᱧ ᱞᱟᱜᱟᱣ ᱠᱚᱣᱟ ᱦᱮᱸ ᱱᱚᱜᱼᱚᱭ ᱟᱫᱚ ᱱᱚᱣᱟ ᱠᱟᱱᱴᱷᱟᱲ ᱩᱛᱩ ᱫᱚᱧ ᱨᱩᱱ ᱥᱟᱹᱛ ᱠᱮᱫᱟ ᱱᱤᱛᱚᱜ ᱫᱚ ᱛᱷᱚᱲᱟᱧ ᱫᱟᱜ ᱟᱜ ᱠᱟᱱᱟ ᱢᱮᱨᱚᱢ ᱡᱤᱞ ᱞᱮᱠᱟ ᱧᱮᱞᱮᱱ ᱦᱮᱸ ᱚᱱᱮ ᱠᱩᱴᱤ ᱠᱩᱴᱤᱧ ᱜᱮᱫ ᱟᱠᱟᱫ ᱱᱚᱣᱟ ᱫᱚ ᱡᱤᱞ ᱦᱚᱸᱠᱚ ᱢᱮᱛᱟᱜ ᱜᱮᱭᱟ ᱡᱤᱞ ᱞᱮᱠᱟ ᱦᱚᱸ ᱟᱭᱢᱟ ᱨᱚᱠᱚᱢ ᱛᱮ ᱟᱭᱢᱟ ᱞᱮᱠᱟᱛᱮ ᱩᱛᱩᱜᱼᱟ ᱱᱚᱣᱟ ᱫᱚ ᱡᱤᱞ ᱥᱟᱶ ᱛᱮᱦᱚᱸ ᱡᱤᱞ ᱞᱮᱠᱟ ᱦᱚᱸ ᱟᱫᱚ ᱱᱤᱛᱚᱜ ᱫᱚ ᱦᱚᱸᱜᱼᱚᱭ ᱨᱩᱞ ᱦᱩᱭᱱᱟ ᱱᱤᱛᱚᱜ ᱫᱚᱧ ᱫᱟᱜ ᱟᱜ ᱠᱟᱱᱟ ᱤᱥᱤᱱ ᱫᱚ ᱤᱥᱤᱱ ᱦᱮᱡ ᱟᱠᱟᱱᱟ ᱛᱤᱱᱟᱹᱜ ᱜᱟᱱ ᱞᱮᱴᱚ ᱞᱮᱴᱚᱧ ᱫᱚᱦᱚᱭᱟ ᱚᱱᱟ ᱟᱱᱫᱟᱡ ᱛᱮᱧ ᱫᱟᱜ ᱟᱜ ᱠᱟᱱᱟ ᱟᱨ ᱱᱟᱥᱮᱭᱟᱜ ᱤᱧ ᱫᱟᱜ ᱟᱜᱼᱟ ᱦᱮᱸᱥᱮ ᱫᱟᱜ ᱟᱫᱟᱹᱧ ᱱᱤᱛᱚᱜ ᱫᱚ ᱟᱫᱚ ᱱᱩᱠᱩ ᱤᱪᱟᱹᱜ ᱦᱟᱹᱠᱩᱧ ᱞᱟᱜᱟᱣ ᱠᱚ ᱠᱟᱱᱟ ᱢᱮᱥᱟᱞ ᱫᱟᱹᱧ ᱠᱟᱱᱛᱷᱟ ᱟᱲᱟᱜ ᱨᱮ ᱠᱚᱧ ᱞᱟᱜᱟᱣᱟᱜ ᱠᱚᱣᱟ ᱟᱫᱚ ᱢᱤᱫ ᱜᱷᱟᱹᱲᱤ ᱦᱮᱰᱮᱡ ᱢᱮᱥᱟ ᱞᱮᱱ ᱠᱷᱟᱡ ᱜᱮᱠᱚ